ᱱᱚᱸᱰᱮ ᱫᱩᱲᱩᱵ ᱵᱟᱲᱟ ᱦᱩᱭ ᱟᱠᱟᱱᱟ ᱚᱱᱟ ᱦᱮᱡ ᱟᱠᱟᱱᱟ ᱱᱚᱸᱰᱮ ᱵᱟᱹᱫᱽ ᱛᱟᱞᱟ ᱨᱮ ᱱᱚᱸᱰᱮᱧ ᱦᱮᱡ ᱟᱠᱟᱱᱟ ᱛᱟᱯᱚᱨᱮ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱚᱱᱟ ᱜᱮᱞᱮ ᱠᱚ ᱦᱩᱲᱩ ᱠᱚ ᱜᱮᱞᱮᱭᱮᱱᱟ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱱᱚᱜᱼᱚᱭ ᱫᱮᱠᱷᱟᱣ ᱫᱟᱲᱮᱭᱟᱵᱚ ᱠᱟᱱᱟ ᱮᱠᱷᱮᱱ ᱜᱮᱞᱮ ᱜᱮ ᱧᱮᱞᱚᱜ ᱠᱟᱱᱟ ᱫᱟᱛᱨᱚᱢ ᱜᱮ ᱫᱟᱛᱨᱚᱢ ᱞᱮᱠᱟ ᱜᱮᱞᱮ ᱟᱠᱟᱱᱟ ᱛᱟᱯᱚᱨᱮ ᱚᱱᱛᱮ ᱵᱟᱹᱫᱽ ᱥᱮᱱ ᱫᱟᱬᱟ ᱵᱟᱲᱟᱧ ᱪᱟᱞᱟᱣ ᱞᱮᱱᱟ ᱚᱠᱟ ᱞᱮᱠᱟ ᱜᱮᱞᱮ ᱠᱟᱱᱟ ᱦᱩᱲᱩ ᱧᱮᱞ ᱵᱟᱲᱟ ᱠᱮᱜ ᱟᱹᱧ ᱧᱮᱞ ᱵᱟᱲᱟ ᱠᱟᱛᱮ ᱱᱚᱰᱮ ᱦᱮᱡ ᱠᱟᱛᱮ ᱫᱩᱲᱩᱵ ᱱᱟᱹᱧ ᱡᱟᱦᱟᱸ ᱵᱷᱤᱰᱭᱳᱧ ᱵᱮᱱᱟᱣ ᱞᱮᱜᱮ ᱫᱚᱥ ᱯᱚᱱᱨᱚ ᱢᱤᱱᱤᱴ ᱜᱟᱱ ᱟᱨ ᱵᱚᱭᱦᱟ ᱠᱚ ᱱᱚᱜᱼᱚᱭ ᱟᱫᱚ ᱪᱮᱫ ᱞᱮᱠᱟ ᱟᱯᱮ ᱦᱚᱸ ᱪᱮᱫ ᱞᱮᱠᱟ ᱢᱮᱱᱟᱜ ᱯᱮᱭᱟ ᱢᱟ ᱞᱟᱹᱭ ᱯᱮ ᱤᱧ ᱦᱚᱸ ᱵᱮᱥ ᱨᱮᱜᱮ ᱢᱤᱱᱟᱹᱧᱟ ᱡᱚᱦᱟᱨ ᱜᱮ ᱟᱹᱞᱤᱧ ᱜᱮ ᱢᱩ ᱢᱟᱱᱚᱵᱽ ᱪᱮᱱᱮᱞ ᱛᱟᱹᱞᱤᱧ

ᱮᱠᱩᱥᱤ ᱦᱚᱪᱚ ᱞᱮᱠᱟᱱᱟᱜ ᱜᱮ ᱚᱱᱠᱟ ᱟᱫᱚ ᱪᱮᱫ ᱮᱢ ᱢᱮᱱᱟ ᱱᱤᱛ ᱢᱟ ᱜᱚᱴᱟ ᱜᱮ ᱡᱟᱛᱨᱟ ᱯᱟᱛᱨᱟ ᱪᱟᱹᱞᱩ ᱟᱠᱟᱱᱟ ᱥᱟᱨᱟ ᱫᱤᱥᱚᱢ ᱡᱟᱛᱨᱟ ᱜᱮ ᱪᱟᱹᱞᱩ ᱟᱠᱟᱱᱟ ᱡᱟᱛᱨᱟ ᱜᱮ ᱟᱜᱟᱣ ᱟᱠᱟᱱᱟ ᱛᱟᱯᱚᱨᱮ ᱱᱤᱭᱟᱹ ᱛᱟᱭᱚᱢ ᱦᱚᱸ ᱦᱩᱲᱩ ᱤᱨᱚᱜ ᱮᱦᱚᱵᱚᱜᱼᱟ ᱚᱱᱟ ᱦᱩᱲᱩ ᱤᱨᱚᱜ ᱨᱮᱭᱟᱜ ᱦᱟᱸᱜ ᱟᱨᱦᱚᱸ ᱵᱷᱤᱰᱤᱭᱳ ᱵᱚᱱ ᱵᱮᱱᱟᱣᱟ ᱟᱹᱰᱤ ᱱᱟᱯᱟᱭ ᱵᱷᱤᱭᱩ ᱵᱚᱱ ᱵᱮᱱᱟᱣᱟ ᱱᱟᱯᱟᱭ ᱵᱷᱤᱰᱤᱭᱳ ᱵᱮᱱᱟᱣ ᱠᱟᱛᱮ ᱵᱚᱱ ᱦᱤᱡᱩᱜᱼᱟ ᱟᱨ ᱟᱨ ᱪᱮᱫ ᱤᱧ ᱢᱮᱱᱟ ᱟᱨ ᱡᱟᱹᱥᱛᱤ ᱫᱚ ᱤᱧᱢᱟ ᱪᱮᱫ ᱦᱚᱸ ᱵᱟᱹᱧ ᱢᱮᱱ ᱫᱟᱲᱮᱭᱟᱜ ᱠᱟᱱᱟ ᱟᱨ ᱢᱩᱪᱟᱹᱫ ᱨᱮᱧ ᱢᱮᱱᱮᱫᱼᱟ ᱠᱟᱹᱴᱤᱡ ᱥᱟᱯᱚᱱ ᱧᱚᱜᱤᱧ ᱯᱮ ᱟᱨ ᱤᱧ ᱱᱟᱣᱟ ᱱᱟᱣᱟᱧ ᱵᱮᱱᱟᱣᱮᱫᱼᱟ ᱥᱮ ᱚᱱᱠᱟ ᱵᱷᱤᱰᱤᱭᱳ ᱪᱚᱨᱚᱠ ᱵᱟᱹᱧ ᱵᱮᱱᱟᱣ ᱫᱟᱲᱮᱭᱟᱜ ᱫᱟᱲᱮᱭᱟᱜ ᱠᱟᱱᱟ ᱡᱩᱫᱤ ᱥᱟᱯᱳᱨᱴᱤᱧ ᱠᱷᱟᱱ ᱱᱤᱦᱟᱹᱛᱤ ᱵᱮᱥ ᱵᱮᱥ ᱵᱷᱤᱰᱤᱭᱳ ᱡᱷᱟᱹᱞ ᱡᱷᱟᱹᱞ ᱪᱟᱞᱟᱣ ᱠᱟᱛᱮ ᱵᱮᱥ ᱵᱮᱥᱤᱧ ᱫᱮᱠᱷᱟᱣ ᱫᱟᱲᱮᱭᱟᱵᱚᱱᱟ ᱦᱟᱴ ᱵᱟᱴ ᱨᱮᱭᱟᱜ ᱡᱟᱦᱟᱸ ᱠᱚᱨᱮᱱᱟᱜ ᱦᱟᱴ ᱵᱟᱴ ᱵᱟᱡᱟᱨ ᱠᱚᱨᱮᱱᱟᱜ ᱦᱚᱸᱧ ᱫᱮᱠᱷᱟᱣ ᱫᱟᱲᱮᱭᱟᱵᱚᱱᱟ ᱡᱟᱹᱥᱛᱤ ᱞᱟᱦᱟ ᱫᱚ ᱵᱷᱤᱰᱭᱳ ᱵᱟᱹᱧ ᱞᱟᱦᱟᱭᱮᱜᱼᱟ ᱢᱟ ᱛᱚᱵᱮ ᱱᱚᱰᱮ ᱜᱮ ᱱᱚᱣᱟ ᱵᱷᱤᱰᱭᱳ ᱫᱚᱧ ᱮᱱᱰ ᱮᱜᱼᱟ